ᱡᱚᱦᱟᱨ ᱜᱮ ᱥᱟᱱᱟᱢ ᱜᱟᱛᱮ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱥᱟᱱᱛᱟᱲ ᱦᱚᱲ ᱦᱚᱯᱚᱱ ᱠᱚᱫᱚ ᱪᱤᱞᱤ ᱪᱤᱞᱤ ᱵᱚᱸᱜᱟ ᱵᱩᱨᱩ ᱠᱚ ᱢᱟᱱᱟᱣ ᱵᱟᱛᱟᱣ ᱥᱮ ᱫᱮᱵᱟ ᱥᱮᱵᱟᱭᱮᱫ ᱠᱚᱣᱟ ᱠᱚ ᱟᱨ ᱱᱚᱣᱟ ᱫᱚ ᱯᱟᱨᱴ ᱴᱩ ᱠᱟᱱᱟ ᱟᱨ ᱱᱚᱣᱟ ᱨᱮᱱᱟᱜ ᱯᱟᱨᱴ ᱚᱣᱟᱱ ᱡᱩᱫᱤ ᱵᱟᱝ ᱵᱚᱱ ᱧᱮᱞ ᱟᱠᱟᱫᱟ ᱰᱤᱥᱠᱨᱤᱯᱥᱚᱱ ᱵᱚᱠᱥ ᱨᱮ ᱵᱷᱤᱰᱤᱭᱳ ᱨᱮᱱᱟᱜ ᱞᱤᱝᱠ ᱢᱮᱱᱟᱜᱼᱟ ᱚᱸᱰᱮ ᱠᱷᱚᱱ ᱵᱚᱱ ᱧᱮᱞ ᱫᱟᱲᱮᱭᱟᱜᱼᱟ ᱢᱟ ᱤᱱᱟᱹᱠᱷᱟᱱ ᱱᱚᱣᱟ ᱵᱷᱤᱰᱤᱭᱳ ᱯᱩᱭᱞᱩ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱟᱨ ᱵᱟᱝᱠᱷᱟᱱ ᱟᱵᱚᱨᱮᱱ ᱵᱚᱸᱜᱟ ᱵᱩᱨᱩ ᱠᱚ ᱵᱟᱝ ᱵᱚᱱ ᱴᱷᱤᱠᱟᱹ ᱫᱟᱲᱮ ᱟᱠᱚᱣᱟ ᱢᱟ ᱛᱚᱵᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱮᱠ ᱱᱚᱢᱵᱚᱨ ᱨᱮ ᱯᱟᱛᱟ ᱵᱚᱸᱜᱟ ᱯᱟᱛᱟ ᱵᱚᱸᱜᱟ ᱫᱚ ᱫᱟᱨᱮ ᱨᱮᱱᱟᱜ ᱱᱟᱣᱟ ᱡᱚ ᱵᱤᱞᱤ ᱚᱱᱟ ᱠᱚ ᱵᱮᱜᱚᱨ ᱥᱤᱢ ᱢᱮᱨᱚᱢ ᱠᱚᱦᱚᱸ ᱵᱚᱸᱜᱟ ᱟᱠᱚ ᱠᱷᱟᱱ ᱢᱟᱱᱚᱛ ᱥᱮ ᱵᱚᱫᱷᱟᱣ ᱟᱠᱚ ᱟᱨ ᱱᱩᱠᱩ ᱵᱚᱸᱜᱟ ᱦᱚᱸ ᱚᱲᱟᱜ ᱵᱚᱸᱜᱟ ᱠᱟᱱᱟ ᱠᱚ ᱟᱨ ᱚᱲᱟᱜ ᱠᱚᱨᱮ ᱜᱮ ᱱᱩᱠᱩ ᱵᱚᱸᱜᱟ ᱫᱚ ᱠᱚ ᱢᱟᱱᱚᱛ ᱥᱮ ᱥᱮᱵᱟ ᱠᱚᱣᱟ᱾ ᱫᱩ ᱱᱚᱢᱵᱚᱨ ᱨᱮ ᱡᱩᱜᱽᱱᱤ ᱵᱚᱸᱜᱟ᱾ ᱡᱩᱜᱽᱱᱤ ᱵᱚᱸᱜᱟ ᱧᱩᱛᱩᱢ ᱛᱮ ᱥᱤᱢ ᱵᱩᱥᱟᱹᱜ ᱟᱹᱛᱤᱧ ᱞᱮᱠᱷᱟᱱ ᱜᱮ ᱢᱟᱱᱚᱛ ᱥᱮ ᱵᱚᱫᱷᱟᱜ ᱟᱭ᱾ ᱢᱮᱱᱠᱷᱟᱱ ᱥᱤᱢ ᱵᱩᱥᱟᱹᱜᱟᱜ ᱢᱟᱭᱟᱝ ᱵᱟᱝ ᱡᱚᱨᱚ ᱠᱟᱛᱮ ᱡᱤᱣᱤᱫ ᱛᱮᱜᱮ ᱡᱩᱜᱽᱱᱤ ᱵᱟᱹᱴᱭᱟᱹᱣ ᱚᱠᱛᱮ ᱟᱹᱛᱩ ᱵᱟᱦᱮᱨ ᱛᱮ ᱚᱰᱚᱠ ᱤᱫᱤ ᱠᱟᱛᱮ ᱮᱴᱟᱜ ᱥᱤᱢᱟᱹ ᱨᱮᱵᱚᱱ ᱟᱲᱟᱜ ᱠᱟᱭᱟ᱾ ᱛᱤᱱ ᱱᱚᱢᱵᱚᱨ ᱨᱮ ᱰᱟᱹᱱ ᱵᱚᱸᱜᱟ᱾ ᱱᱩᱠᱩ ᱵᱚᱸᱜᱟ ᱫᱚ ᱢᱟᱹᱱᱢᱤ ᱟᱨ ᱡᱤᱵᱽ ᱡᱤᱭᱟᱹᱞᱤ ᱠᱚ ᱵᱷᱤᱛᱤᱨ ᱵᱷᱤᱛᱤᱨ ᱛᱮ ᱡᱮᱵᱮᱫ ᱫᱚ ᱟᱹᱰᱤ ᱜᱮ ᱠᱚ ᱡᱩᱞᱩᱝᱼᱟ᱾ ᱚᱱᱟ ᱛᱮ ᱱᱩᱠᱩ ᱵᱚᱸᱜᱟ ᱫᱚ ᱟᱹᱛᱷᱟᱹᱣᱲᱤ ᱵᱟᱠᱚ ᱫᱮᱵᱟ ᱥᱮᱵᱟ ᱠᱚᱣᱟ᱾ ᱟᱨ ᱱᱩᱠᱩ ᱵᱚᱸᱜᱟ ᱫᱚ ᱡᱟᱦᱟᱸᱭ ᱰᱟᱹᱱᱩᱜ ᱮ ᱪᱮᱫᱟ ᱥᱮ ᱡᱟᱦᱟᱸᱭ ᱮ ᱵᱟᱰᱟᱭᱟ ᱩᱱᱠᱩ ᱜᱮ ᱠᱚ ᱫᱮᱵᱟ ᱥᱮᱵᱟ ᱠᱚᱣᱟ᱾ ᱟᱨ ᱱᱩᱠᱩ ᱵᱚᱸᱜᱟ ᱫᱚ ᱵᱤᱨ ᱠᱟᱰᱟ ᱟᱨ ᱵᱤᱨ ᱪᱩᱯᱲᱩᱫ ᱫᱟᱲᱮ ᱞᱮᱠᱟᱛᱮ ᱥᱟᱢᱟᱝ ᱟᱠᱚ ᱦᱩᱭᱩᱜᱼᱟ᱾ ᱟᱨ ᱱᱩᱠᱩᱣᱟᱜ ᱦᱚᱴᱚᱜ ᱫᱚ ᱵᱟᱝ ᱜᱮᱫ ᱛᱚᱯᱟᱜ ᱠᱟᱛᱮ ᱰᱟᱴᱟ ᱛᱮ ᱜᱮᱨ ᱛᱚᱯᱟᱜ ᱦᱩᱭᱩᱜᱼᱟ᱾ ᱪᱟᱨ ᱱᱚᱢᱵᱚᱨ ᱨᱮ ᱜᱚᱸᱥᱟᱭ ᱮᱨᱟ᱾ ᱱᱩᱭ ᱵᱚᱸᱜᱟ ᱫᱚ ᱥᱤᱢ ᱵᱩᱥᱟᱹᱜ ᱟᱨ ᱫᱷᱩᱲᱤ ᱥᱤᱸᱫᱩᱨ ᱛᱮᱜᱮ ᱢᱟᱱᱚᱛ ᱥᱮ ᱵᱚᱫᱷᱟᱜ ᱟᱭ᱾ ᱡᱟᱦᱮᱨ ᱨᱮᱱᱟᱜ ᱵᱚᱸᱜᱟ ᱵᱩᱨᱩ ᱚᱠᱛᱮ ᱱᱩᱭ ᱫᱚ ᱵᱚᱸᱜᱟ ᱛᱚᱨᱟ ᱦᱩᱭᱩᱜᱼᱟ᱾ ᱢᱮᱱᱠᱷᱟᱱ ᱟᱨ ᱠᱚ ᱵᱚᱸᱜᱟ ᱠᱷᱚᱱ ᱱᱩᱭᱟᱜ ᱵᱚᱸᱜᱟ ᱛᱷᱟᱱ ᱫᱚ ᱮᱴᱟᱜ ᱨᱮ ᱛᱟᱦᱮᱸᱱᱟ᱾ ᱱᱩᱭ ᱵᱚᱸᱜᱟ ᱫᱚ ᱡᱟᱦᱮᱨ ᱴᱟᱺᱰᱤ ᱨᱮᱱᱟᱜ ᱢᱟᱛᱠᱚᱢ ᱫᱟᱨᱮ ᱵᱩᱴᱟᱹ ᱨᱮ ᱛᱟᱦᱮᱸᱱᱟ᱾ ᱯᱟᱸᱪ ᱱᱚᱢᱵᱚᱨ ᱨᱮ ᱵᱚᱸᱜᱟ ᱛᱟᱞᱟ ᱟᱠᱟᱱ ᱯᱩᱨᱩᱫᱷᱩᱞ ᱠᱚ᱾ ᱱᱩᱠᱩ ᱵᱚᱸᱜᱟ ᱫᱚ ᱥᱟᱱᱟᱢᱟᱜ ᱛᱮᱜᱮ ᱠᱚ ᱢᱟᱱᱚᱛᱚᱜᱼᱟ, ᱡᱮᱞᱮᱠᱟ ᱞᱟᱹᱰᱩ, ᱠᱷᱟᱹᱡᱟᱹᱲᱤ, ᱛᱚᱣᱟ ᱛᱟᱵᱮᱱ ᱟᱨ ᱥᱤᱢ ᱢᱮᱨᱚᱢ ᱦᱚᱸᱠᱚ ᱠᱩᱴᱟᱹᱢ ᱟᱠᱚ ᱜᱮᱭᱟ᱾ ᱱᱩᱠᱩ ᱨᱤᱱ ᱫᱟᱲᱮ ᱫᱚ ᱦᱚᱴᱚᱜ ᱵᱟᱝ ᱛᱚᱯᱟᱜ ᱠᱟᱛᱮ ᱵᱚᱦᱚᱜ ᱨᱮ ᱠᱩᱴᱟᱹᱢ ᱠᱟᱛᱮ ᱞᱩᱛᱩᱨ ᱛᱮ ᱢᱟᱭᱟᱝ ᱠᱚ ᱡᱚᱨᱚᱭᱟ᱾ ᱪᱷᱚ ᱱᱚᱢᱵᱚᱨ ᱨᱮ ᱠᱤᱥᱟᱹᱬ ᱵᱚᱸᱜᱟ, ᱱᱩᱠᱩ ᱵᱚᱸᱜᱟ ᱫᱚ ᱡᱟᱦᱟᱸ ᱞᱮᱠᱟ ᱠᱚ ᱯᱟᱹᱨᱠᱟᱹᱣ ᱠᱚᱣᱟ ᱚᱱᱠᱟ ᱞᱮᱠᱟ ᱛᱮᱜᱮ ᱠᱚ ᱢᱟᱱᱚᱛ ᱠᱚᱣᱟ᱾ ᱱᱩᱠᱩ ᱫᱚ ᱠᱩᱢᱵᱽᱲᱩ ᱵᱚᱸᱜᱟ ᱠᱟᱱᱟ ᱠᱚ᱾ ᱱᱩᱠᱩ ᱵᱚᱸᱜᱟ ᱫᱚ ᱫᱷᱚᱱ ᱠᱩᱫᱽᱨᱟᱹ ᱦᱚᱸᱠᱚ ᱢᱮᱛᱟ ᱠᱚᱣᱟ᱾ ᱱᱩᱠᱩ ᱵᱚᱸᱜᱟ ᱫᱚ ᱟᱹᱰᱤ ᱟᱭᱢᱟ ᱟᱠᱚ ᱡᱮᱞᱮᱠᱟ ᱵᱩᱰᱜᱩ, ᱠᱟᱞ ᱥᱚᱱᱟ, ᱨᱳᱭ ᱵᱳᱭᱱᱤ, ᱞᱮᱞᱩ ᱟᱨᱦᱚᱸ ᱟᱭᱢᱟ ᱵᱚᱸᱜᱟ ᱢᱮᱱᱟᱜ ᱠᱚᱣᱟ ᱟᱨ ᱱᱩᱠᱩ ᱫᱚ ᱠᱚᱲᱟ ᱵᱚᱸᱜᱟ ᱟᱨ ᱠᱩᱲᱤ ᱵᱚᱸᱜᱟ ᱵᱟᱱᱟᱨ ᱞᱮᱠᱟᱱ ᱠᱚᱜᱮ ᱢᱮᱱᱟᱜ ᱠᱚᱣᱟ᱾ ᱥᱟᱛ ᱱᱚᱢᱵᱚᱨ ᱨᱮ ᱢᱟᱹᱡᱷᱤ ᱵᱚᱸᱜᱟ᱾ ᱱᱩᱭ ᱵᱚᱸᱜᱟ ᱦᱚᱸ ᱥᱤᱢ ᱵᱩᱥᱟᱹᱜ ᱟᱨ ᱫᱷᱩᱲᱤ ᱥᱤᱸᱫᱩᱨ ᱛᱮᱜᱮ ᱢᱟᱱᱚᱛ ᱥᱮ ᱵᱚᱫᱷᱟ ᱟᱭ ᱟᱨ ᱥᱤᱢ ᱢᱮᱨᱚᱢ ᱛᱮᱦᱚᱸ ᱢᱟᱱᱚᱛ ᱫᱚᱭ ᱜᱟᱱᱚᱜ ᱜᱮᱭᱟ᱾ ᱟᱴ ᱱᱚᱢᱵᱚᱨ ᱨᱮ ᱥᱮᱸᱫᱽᱨᱟ ᱵᱚᱸᱜᱟ᱾ ᱥᱮᱸᱫᱽᱨᱟ ᱵᱚᱸᱜᱟ ᱧᱩᱛᱩᱢ ᱛᱮᱜᱮ ᱥᱤᱢᱟᱹ ᱵᱚᱸᱜᱟ ᱦᱚᱸᱠᱚ ᱵᱚᱸᱜᱟ ᱟᱭ ᱜᱮᱭᱟ᱾ ᱩᱱᱤ ᱵᱮᱜᱚᱨ ᱥᱮᱸᱫᱽᱨᱟ ᱵᱤᱨ ᱵᱚᱞᱚ ᱢᱟᱬᱟᱝ ᱨᱮ ᱟᱨ ᱢᱤᱫᱴᱟᱹᱝ ᱵᱚᱸᱜᱟ ᱠᱚ ᱵᱚᱸᱜᱟ ᱟᱭᱟ᱾ ᱱᱩᱭᱟᱜ ᱧᱩᱛᱩᱢ ᱫᱚ ᱴᱩᱥᱚ᱾ ᱟᱨ ᱱᱩᱭᱟᱜ ᱛᱷᱟᱯᱚᱱ ᱛᱷᱟᱱ ᱫᱚ ᱥᱩᱛᱟᱹᱢ ᱴᱟᱺᱰᱤ ᱨᱮ᱾ ᱱᱩᱭ ᱵᱚᱸᱜᱟ ᱫᱚ ᱦᱮᱸᱫᱮ ᱥᱤᱢ ᱵᱩᱥᱟᱹᱜ, ᱵᱩᱞ ᱢᱟᱭᱟᱢ ᱟᱨ ᱥᱩᱠᱨᱤ ᱛᱮᱦᱚᱸ ᱠᱚ ᱵᱚᱫᱷᱟᱣᱮ ᱜᱮᱭᱟ᱾ ᱱᱚ ᱱᱚᱢᱵᱚᱨ ᱨᱮ ᱦᱩᱨᱩᱫ ᱠᱷᱩᱱᱴᱩᱫ ᱵᱚᱸᱜᱟ ᱠᱚ᱾ ᱱᱩᱠᱩ ᱵᱚᱸᱜᱟ ᱫᱚ ᱵᱩᱞ ᱢᱟᱭᱟᱢ ᱛᱮ ᱟᱫᱽᱣᱟ ᱪᱟᱣᱞᱮ ᱜᱟᱵᱟᱣ ᱠᱟᱛᱮ ᱚᱛ ᱨᱮ ᱮᱨ ᱟᱹᱪᱩᱨ ᱠᱟᱛᱮ ᱠᱚ ᱢᱟᱱᱚᱛ ᱠᱚᱣᱟ᱾ ᱫᱚᱥ ᱱᱚᱢᱵᱚᱨ ᱨᱮ ᱛᱤᱠᱤᱱ ᱥᱤᱧ ᱞᱟᱣᱮᱨ ᱥᱤᱧ ᱵᱚᱸᱜᱟ᱾ ᱱᱩᱠᱤᱱ ᱵᱚᱸᱜᱟ ᱫᱚ ᱡᱚᱯᱚᱨᱡᱚᱞᱮ ᱠᱤᱱ ᱛᱟᱦᱮᱸᱱᱟ᱾ ᱚᱱᱟᱛᱮ ᱵᱟᱱᱟᱨ ᱛᱤ ᱯᱟᱴᱮᱫ ᱢᱤᱫ ᱠᱟᱛᱮ ᱵᱚᱸᱜᱟ ᱟᱹᱠᱤᱱ ᱦᱩᱭᱩᱜᱼᱟ᱾ ᱱᱩᱠᱤᱱ ᱨᱤᱱ ᱫᱟᱲᱮ ᱫᱚ ᱞᱤᱴᱚ ᱥᱩᱠᱨᱤ ᱟᱨ ᱵᱟᱭᱫᱟ ᱢᱮᱨᱚᱢ᱾ ᱟᱨ ᱚᱱᱟ ᱵᱮᱜᱚᱨ ᱵᱮᱨᱮᱞ ᱫᱟᱜ ᱟᱨ ᱵᱩᱞ ᱢᱟᱭᱟᱢ ᱛᱮᱦᱚᱸ ᱠᱤᱱ ᱢᱟᱱᱚᱛᱚᱜ ᱜᱮᱭᱟ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱯᱮ ᱠᱚᱢᱮᱱᱴ ᱯᱮ ᱟᱨ ᱜᱟᱛᱮ ᱠᱚᱴᱷᱮᱱ ᱥᱮᱭᱟᱨ ᱛᱟᱵᱚᱱ ᱯᱮ ᱟᱨ ᱱᱚᱣᱟ ᱪᱮᱱᱮᱞ ᱡᱩᱫᱤ ᱵᱟᱝ ᱵᱚᱱ ᱥᱟᱵᱥᱠᱨᱟᱭᱤᱵ ᱟᱠᱟᱫᱟ ᱢᱟ ᱤᱱᱟᱹ ᱠᱷᱟᱱ ᱥᱟᱵᱥᱠᱨᱟᱭᱤᱵ ᱠᱟᱛᱮ ᱜᱷᱟᱱᱴᱟ ᱵᱟᱴᱚᱱ ᱦᱚᱸ ᱫᱟᱵᱟᱣ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱤᱱᱟᱹᱜ ᱜᱮ ᱥᱟᱱᱟᱢ ᱠᱚ ᱡᱚᱦᱟᱨ᱾